ᱛᱚ ᱡᱚᱦᱟᱨ ᱜᱮ ᱜᱟᱛᱮ ᱠᱚ ᱛᱮᱦᱮᱧᱟᱜ ᱱᱚᱣᱟ ᱵᱷᱤᱰᱤᱭᱳ ᱨᱮ ᱡᱚᱛᱚ ᱠᱚᱣᱟᱜ ᱥᱟᱹᱜᱩᱱ ᱟᱛᱟᱝ ᱫᱟᱨᱟᱢ ᱟᱨ ᱱᱤᱛᱚᱜ ᱱᱟᱜ ᱱᱚᱜᱼᱚᱭ ᱡᱷᱤᱯᱤᱨ ᱡᱷᱤᱯᱤᱨ ᱫᱟᱜ ᱫᱚ ᱱᱟᱜ ᱟᱨ ᱱᱤᱛᱚᱜ ᱫᱚ ᱦᱟᱸᱜ ᱱᱚᱜᱼᱚᱭ ᱤᱭᱟᱹ ᱜᱷᱟᱝᱨᱟ ᱠᱚᱧ ᱡᱷᱟᱴᱟᱣ ᱫᱟ ᱱᱟᱜ ᱱᱚᱜᱼᱚᱭ ᱱᱚᱛᱮ ᱱᱟᱜ ᱱᱚᱜᱼᱚᱭ ᱱᱚᱝᱠᱟ ᱱᱚᱜᱼᱚᱭ ᱱᱚᱝᱠᱟ ᱱᱚᱣᱟ ᱨᱮ ᱦᱟᱸᱜ ᱱᱟᱹᱲᱤ ᱨᱟᱠᱟᱵᱚᱜᱼᱟ ᱱᱟᱜ ᱱᱚᱜᱼᱚᱭ ᱱᱚᱝᱠᱟ ᱟᱨ ᱦᱟᱸᱜ ᱱᱚᱛᱮ ᱦᱟᱸᱜ ᱡᱚᱜᱼᱟ ᱦᱟᱸᱜ ᱛᱟᱭᱚᱢ ᱛᱮ ᱱᱚᱣᱟ ᱱᱟᱹᱲᱤ ᱨᱟᱠᱟᱵ ᱠᱟᱛᱮ ᱱᱟᱜ ᱱᱚᱜᱼᱚᱭ ᱱᱚᱝᱠᱟ ᱯᱩᱨᱟᱹ ᱱᱚᱸᱰᱮ ᱫᱚ ᱮᱠᱮᱱ ᱜᱷᱟᱝᱨᱟ ᱜᱮ ᱢᱮᱱᱟᱜᱼᱟ ᱦᱟᱸᱜ ᱱᱚᱝᱠᱟ ᱱᱟᱦᱟᱜ ᱟᱨ ᱤᱧ ᱯᱮ ᱧᱮᱞ ᱧᱮᱞᱮᱧ ᱠᱟᱱ ᱜᱮᱭᱟ ᱚᱸᱰᱮ ᱱᱟᱦᱟᱜ ᱢᱤᱱᱟᱹᱧᱟ ᱟᱨ ᱱᱚᱛᱮ ᱫᱚ ᱱᱟᱦᱟᱜ ᱱᱚᱜᱼᱚᱭ ᱟᱢᱨᱤᱛ ᱵᱟᱜᱟᱱ ᱱᱟᱦᱟᱜ ᱢᱮᱱᱟᱜᱼᱟ ᱟᱨ ᱱᱚᱣᱟ ᱱᱟᱠᱷᱟ ᱫᱚ ᱱᱚᱜᱼᱚᱭ ᱠᱟᱭᱨᱟ ᱵᱟᱜᱟᱱ ᱱᱟᱦᱟᱜ ᱱᱚᱜᱼᱚ ᱱᱚᱝᱠᱟ ᱟᱨ ᱱᱤᱛᱚᱜ ᱟᱹᱭᱩᱵ ᱦᱚᱸ ᱟᱹᱭᱩᱵ ᱱᱟᱦᱟᱜ ᱱᱤᱛᱚᱜ ᱤᱧ ᱪᱟᱞᱟᱜᱼᱟ ᱱᱟᱦᱟᱜ ᱨᱩᱢ ᱛᱮ ᱟᱨ ᱱᱚᱛᱮᱧ ᱧᱮᱞ ᱪᱮᱫ ᱯᱮᱭᱟ ᱟᱨᱦᱚᱸ ᱟᱱᱟᱱᱟᱥ ᱠᱚ ᱢᱮᱱᱟᱜᱼᱟ ᱵᱷᱤᱰᱤᱭᱳ ᱨᱮ ᱠᱚᱱᱴᱤᱱᱤᱭᱩ ᱛᱟᱦᱮᱱ ᱯᱮ ᱟᱨ ᱱᱚᱣᱟ ᱠᱚᱨᱮ ᱫᱚ ᱱᱚᱜᱼᱚᱭ ᱱᱟᱦᱟᱜ ᱟᱱᱟᱱᱟᱥ ᱵᱟᱜᱟᱱ ᱢᱮᱱᱟᱜᱼᱟ ᱦᱟᱸᱜ ᱱᱚᱜᱼᱚᱭ ᱱᱚᱣᱟ ᱱᱟᱠᱷᱟ ᱫᱚ ᱜᱚᱴᱟ ᱜᱮ ᱟᱱᱟᱱᱟᱥ ᱵᱟᱜᱟᱱ ᱢᱮᱱᱟᱜᱼᱟ ᱦᱟᱸᱜ ᱟᱨ ᱱᱚᱜᱼᱚᱭ ᱱᱚᱝᱠᱟ ᱱᱟᱦᱟᱜ ᱟᱱᱟᱱᱟᱥ ᱵᱟᱜᱟᱱ ᱱᱚᱜᱼᱚᱭ ᱱᱚᱝᱠᱟ ᱱᱚᱜᱼᱚᱭ ᱟᱨ ᱱᱚᱜᱼᱚ ᱱᱚᱸᱰᱮ ᱦᱟᱸᱜ ᱡᱚ ᱠᱟᱱᱟ ᱢᱤᱫᱴᱮᱱ ᱦᱟᱸᱜ ᱱᱚᱜᱼᱚ ᱱᱚᱝᱠᱟ ᱦᱟᱸᱜ ᱟᱨ ᱱᱚᱸᱰᱮ ᱱᱟᱜ ᱢᱮᱱᱟᱜᱼᱟ ᱦᱟᱸᱜ ᱥᱟᱹᱯᱨᱤ ᱫᱟᱨᱮ ᱱᱟᱜ ᱱᱚᱜᱼᱚᱭ ᱡᱚ ᱟᱠᱟᱱᱛᱮ ᱱᱚᱜᱼᱚᱭ ᱠᱚ ᱡᱚᱢ ᱠᱮᱫᱟ ᱠᱚ ᱪᱮᱬᱮ ᱠᱚ ᱱᱚᱜᱼᱚ ᱱᱚᱝᱠᱟ ᱟᱨ ᱱᱚᱰᱮ ᱚᱱᱟ ᱢᱤᱫᱴᱮᱱ ᱥᱟᱹᱯᱨᱤ ᱫᱟᱨᱮ ᱢᱮᱱᱟᱜᱼᱟ ᱱᱚᱜᱼᱚᱭ ᱟᱱᱟᱱᱟᱥ ᱵᱟᱜᱟᱱ ᱵᱷᱤᱛᱨᱤ ᱨᱮᱜᱮ ᱱᱟᱦᱟᱜ ᱯᱩᱨᱟᱹ ᱦᱚᱸ ᱱᱚᱝᱠᱟ ᱱᱟᱦᱟᱜ ᱯᱮ ᱧᱮᱞ ᱫᱟᱲᱮᱭᱟᱜ ᱠᱟᱱ ᱜᱮᱭᱟ ᱟᱨ ᱛᱮᱦᱮᱧᱟᱜ ᱢᱚᱣᱥᱚᱢ ᱫᱚ ᱱᱚᱜᱼᱚᱭ ᱱᱚᱝᱠᱟ ᱱᱟᱦᱟᱜ ᱡᱷᱤᱯᱤᱨ ᱡᱷᱤᱯᱤᱨ ᱫᱟᱜ ᱫᱚ ᱱᱟᱦᱟᱜ ᱱᱚᱝᱠᱟᱱᱟᱜ ᱠᱟᱭᱨᱟ ᱵᱟᱜᱟᱱ ᱱᱚᱛᱮ ᱱᱟᱦᱟᱜ ᱱᱚᱜᱼᱚᱭ ᱱᱚᱝᱠᱟᱛᱮ ᱯᱩᱨᱟᱹ ᱱᱟᱹᱨᱤᱭᱟᱹᱞ ᱛᱤᱱᱟᱹᱜ ᱢᱚᱡᱽ ᱢᱚᱡᱽ ᱧᱮᱞᱚᱜ ᱠᱟᱱᱟ ᱦᱟᱸᱜ ᱱᱚᱜᱼᱚᱭ ᱟᱨ ᱤᱧ ᱦᱟᱸᱜ ᱤᱧ ᱪᱟᱞᱟᱜ ᱠᱟᱱᱟ ᱱᱟᱦᱟᱜ ᱦᱟᱸᱰᱮ ᱢᱤᱫᱴᱮᱡ ᱥᱟᱹᱯᱨᱤ ᱵᱟᱜᱟᱱ ᱢᱮᱱᱟᱜᱼᱟ ᱦᱟᱸᱜ ᱚᱱᱟ ᱱᱟᱦᱟᱜ ᱤᱧ ᱧᱮᱞ ᱦᱚᱪᱚ ᱯᱮ ᱛᱟᱵᱚᱱᱟ ᱟᱯᱮ ᱵᱷᱤᱰᱤᱭᱳ ᱨᱮ ᱠᱚᱱᱴᱤᱱᱤᱭᱩ ᱡᱚᱲᱟᱣ ᱛᱟᱦᱮᱱ ᱯᱮ ᱟᱨ ᱱᱚᱜᱼᱚ ᱱᱚᱝᱠᱟ ᱛᱮᱱᱟᱜ ᱤᱧ ᱨᱚᱦᱚᱭ ᱞᱮᱫᱟ ᱱᱟᱦᱟᱜ ᱱᱚᱣᱟ ᱫᱚ ᱯᱤᱸᱰᱟᱹ ᱱᱚᱜᱼᱚᱭ ᱫᱟ ᱯᱤᱸᱰᱟᱹ ᱱᱚᱜᱼᱚ ᱱᱚᱝᱠᱟ ᱦᱟᱸᱜ ᱤᱭᱟᱹ ᱠᱚ ᱡᱚᱢ ᱠᱟᱫᱟ ᱩᱱᱠᱩ ᱡᱟᱱᱣᱟᱨ ᱱᱟᱦᱟᱜ ᱡᱟᱱ ᱠᱚᱫᱚ ᱵᱟᱝ ᱩᱱᱠᱩ ᱡᱷᱤᱸᱠ ᱡᱷᱤᱸᱠ ᱠᱚ ᱡᱚᱢ ᱠᱟᱫᱟ ᱱᱚᱜᱼᱚ ᱱᱚᱝᱠᱟ ᱱᱟᱦᱟᱜ ᱱᱚᱜᱼᱚᱭ ᱱᱚᱜᱼᱚ ᱱᱚᱝᱠᱟ ᱠᱚ ᱥᱩᱴᱩᱡ ᱠᱟᱫᱟ ᱡᱷᱤᱸᱠ ᱟᱨ ᱱᱚᱜᱼᱚᱭ ᱦᱟᱸᱜ ᱠᱟᱭᱨᱟ ᱦᱟᱸᱜ ᱡᱚ ᱟᱠᱟᱱ ᱛᱟᱞᱮᱭᱟ ᱱᱚᱜᱼᱚᱭ ᱠᱟᱭᱨᱟ ᱠᱟᱱᱟ ᱱᱚᱣᱟ ᱫᱚ ᱟᱨ ᱱᱚᱜᱼᱚ ᱱᱚᱛᱮ ᱱᱟᱦᱟᱜ ᱢᱤᱫᱴᱮᱡ ᱫᱚ ᱚᱸᱰᱮ ᱪᱚᱴ ᱨᱮ ᱦᱟᱸᱜ ᱚᱱᱟᱛᱮ ᱯᱮ ᱧᱮᱞᱮᱫ ᱜᱮᱭᱟ ᱛᱤᱱᱟᱹᱜ ᱢᱚᱡᱽ ᱧᱮᱞᱚᱜ ᱠᱟᱱᱟ ᱡᱟᱭᱜᱟ ᱱᱚᱝᱠᱟᱛᱮ ᱱᱚᱜᱼᱚᱭ ᱟᱨ ᱱᱚᱜᱼᱚᱭ ᱱᱚᱝᱠᱟ ᱦᱟᱸᱜ ᱱᱮᱨᱮ ᱨᱮᱱᱟᱜ ᱱᱚᱜᱼᱚᱭ ᱡᱚ ᱞᱟᱹᱰᱩ ᱩᱛᱟᱹᱨ ᱠᱟᱱᱟ ᱦᱟᱸᱜ ᱯᱩᱨᱟᱹ ᱱᱚᱣᱟ ᱫᱚ ᱡᱷᱟᱣᱟᱜ ᱠᱟᱱᱟ ᱯᱩᱨᱟᱹ ᱱᱚᱣᱟ ᱞᱟᱹᱰᱜᱩᱨ ᱠᱟᱱᱟ ᱱᱚᱜᱼᱚᱭ ᱦᱟᱸᱜ ᱟᱨ ᱱᱤᱛᱚᱜ ᱱᱟᱦᱟᱜ ᱤᱧ ᱛᱤᱭᱳᱜ ᱫᱟ ᱱᱟᱦᱟᱜ ᱤᱧ ᱱᱟᱦᱟᱜ ᱥᱩᱠᱨᱤ ᱵᱟᱜᱟᱱ ᱱᱟᱦᱟᱜ ᱠᱟᱹᱴᱤᱡ ᱠᱟᱹᱴᱤᱡ ᱤᱧ ᱨᱚᱦᱚᱭ ᱠᱟᱫᱟ ᱱᱟᱦᱟᱜ ᱟᱨ ᱚᱱᱟᱜᱮ ᱱᱟᱦᱟᱜ ᱞᱟᱹᱴᱩ ᱡᱟᱣᱨᱟ ᱟᱠᱟᱱᱟ ᱱᱤᱛᱚᱜ ᱱᱟᱦᱟᱜ ᱟᱨ ᱱᱚᱜᱼᱚ ᱱᱚᱝᱠᱟ ᱚᱸᱰᱮ ᱫᱚ ᱯᱩᱨᱟᱹ ᱥᱟᱹᱯᱨᱤ ᱵᱟᱜᱟᱱ ᱱᱟᱦᱟᱜ ᱱᱚᱜᱼᱚ ᱱᱚᱝᱠᱟ ᱯᱩᱨᱟᱹ ᱯᱮ ᱧᱮᱞᱮᱫ ᱜᱮᱭᱟ ᱱᱚᱣᱟ ᱫᱚ ᱮᱠᱮᱱ ᱠᱚᱞᱚᱢ ᱥᱟᱹᱯᱨᱤ ᱜᱮ ᱱᱟᱦᱟᱜ ᱱᱤᱛ ᱚᱠᱟ ᱠᱚᱨᱮ ᱪᱚ ᱢᱤᱫ ᱵᱟᱨ ᱫᱟᱨᱮ ᱨᱮᱫᱚ ᱡᱚ ᱦᱚᱸ ᱢᱮᱱᱟᱜᱼᱟ ᱛᱚ ᱴᱷᱤᱠ ᱜᱮᱭᱟ ᱛᱚ ᱡᱚᱧ ᱧᱟᱢ ᱫᱟ ᱱᱟᱦᱟᱜ ᱟᱨᱤᱧ ᱧᱮᱞ ᱦᱚᱪᱚᱭᱮᱫ ᱯᱮ ᱛᱟᱵᱚᱱᱟ ᱚᱱᱟ ᱡᱚ ᱠᱚ ᱱᱚᱝᱠᱟ ᱟᱨ ᱱᱚᱣᱟ ᱱᱟᱠᱷᱟ ᱮᱨᱤᱭᱟ ᱢᱟ ᱠᱟᱭᱨᱟ ᱵᱟᱜᱟᱱ ᱟᱨ ᱱᱚᱛᱮ ᱢᱟ ᱱᱚᱜᱼᱚᱭ ᱥᱩᱯᱨᱤ ᱵᱟᱜᱟᱱ ᱢᱮᱱᱟᱜᱼᱟ ᱯᱩᱨᱟᱹ ᱱᱟᱦᱟᱜ ᱱᱚᱝᱠᱟᱛᱮ ᱟᱨ ᱯᱷᱟᱭᱱᱮᱞ ᱜᱟᱛᱮ ᱠᱚ ᱱᱚᱜᱼᱚᱭ ᱱᱟᱦᱟᱜ ᱱᱚᱣᱟ ᱨᱮᱫᱚ ᱡᱚ ᱟᱠᱟᱱ ᱛᱟᱵᱚᱱᱟ ᱱᱚᱜᱼᱚᱭ ᱱᱟᱦᱟᱜ ᱧᱮᱞᱮᱫ ᱠᱟᱱ ᱜᱮᱭᱟᱯᱮ ᱱᱚᱜᱼᱚᱭ ᱚᱱᱠᱟ ᱡᱚ ᱠᱟᱱᱟ ᱦᱟᱸᱜ ᱚᱠᱟ ᱠᱚᱨᱮ ᱪᱚ ᱚᱱᱠᱟ ᱜᱮ ᱡᱚ ᱠᱟᱱᱟ ᱟᱫᱚᱢ ᱫᱟᱨᱮ ᱫᱚ ᱟᱨ ᱱᱚᱜᱼᱚᱭ ᱯᱩᱸᱰ ᱜᱮ ᱧᱮᱞᱚᱜ ᱠᱟᱱᱟ ᱱᱚᱣᱟ ᱨᱮᱫᱚ ᱨᱟᱱᱤᱧ ᱞᱟᱜᱟᱣ ᱞᱮᱫᱟ ᱱᱚᱣᱟ ᱨᱮᱫᱚ ᱢᱩᱡ ᱠᱚ ᱛᱟᱦᱮᱸ ᱠᱟᱱᱟ ᱰᱚᱰᱟ ᱢᱩᱡ ᱟᱨ ᱩᱱᱠᱩ ᱫᱟᱹᱲ ᱞᱟᱹᱜᱤᱫ ᱵᱚᱞᱮ ᱟᱨ ᱯᱮ ᱧᱮᱞᱮᱫ ᱠᱟᱱ ᱜᱮᱭᱟ ᱱᱚᱰᱮ ᱛᱤᱱᱟᱹᱜ ᱢᱚᱡᱽ ᱧᱮᱞᱚᱜ ᱠᱟᱱᱟ ᱡᱟᱭᱜᱟ ᱠᱚ ᱯᱩᱨᱟᱹ ᱱᱚᱰᱮ ᱫᱚ ᱦᱟᱸᱜ ᱥᱟᱹᱯᱨᱤ ᱱᱤᱛᱚᱜ ᱞᱟᱹᱴᱩ ᱡᱟᱣᱨᱟ ᱞᱮᱱᱠᱷᱟᱱ ᱯᱩᱨᱟᱹ ᱢᱚᱡᱽ ᱧᱮᱞᱚᱜᱼᱟ ᱟᱨᱦᱚᱸ ᱟᱨ ᱱᱚᱛᱮ ᱢᱟ ᱱᱚᱜᱼᱚᱭ ᱠᱟᱭᱨᱟ ᱵᱟᱜᱟᱱ ᱢᱮᱱᱟᱜᱼᱟ ᱦᱟᱸᱜ ᱧᱮᱞᱮᱫ ᱠᱟᱱ ᱜᱮᱭᱟ ᱯᱮ ᱟᱨ ᱱᱚᱛᱮ ᱫᱚ ᱦᱟᱸᱜ ᱱᱚᱜᱼᱚᱭ ᱢᱟᱫ ᱠᱚ ᱢᱮᱱᱟᱜᱼᱟ ᱦᱟᱸᱜ ᱱᱚᱜᱼᱚ ᱱᱚᱝᱠᱟ ᱟᱨ ᱱᱤᱛᱚᱜ ᱫᱚ ᱦᱟᱸᱜ ᱱᱚᱜᱼᱚᱭ ᱪᱟᱞᱟᱜ ᱠᱟᱱᱟ ᱨᱩᱢ ᱛᱮ ᱦᱟᱸᱜ ᱱᱚᱝᱠᱟ ᱟᱹᱭᱩᱵ ᱱᱟᱭ ᱱᱤᱛᱚᱜ ᱪᱷᱮ ᱵᱟᱡᱮ ᱱᱟ ᱪᱷᱮ ᱵᱟᱡᱮᱧ ᱵᱷᱟᱜᱟᱜ ᱠᱟᱱᱟ ᱠᱟᱹᱢᱤ ᱠᱷᱚᱡ ᱱᱚᱛᱮᱱᱟᱜ ᱰᱟᱦᱟᱨ ᱨᱮᱱᱟᱜ ᱱᱚᱜᱼᱚᱭ ᱟᱨ ᱱᱚᱣᱟ ᱟᱹᱰᱤ ᱫᱷᱟᱣ ᱜᱟᱡᱟᱲ ᱠᱟᱱᱟ ᱦᱟᱸᱜ ᱞᱟᱭᱤᱴ ᱠᱷᱟᱢᱵᱟ ᱠᱚ ᱢᱮᱱᱟᱜᱼᱟ ᱞᱟᱭᱤᱱ ᱠᱷᱟᱢᱵᱟ ᱠᱚ ᱟᱨ ᱱᱚᱰᱮ ᱫᱚ ᱱᱟᱜ ᱯᱩᱨᱟᱹ ᱜᱟᱰᱟ ᱠᱟᱱᱟ ᱱᱚᱜᱼᱚᱭ ᱫᱟᱜ ᱠᱚᱢ ᱜᱮᱭᱟ ᱱᱤᱛᱚᱜ ᱫᱚ ᱱᱟᱜ ᱚᱱᱠᱟ ᱫᱟᱜ ᱟᱨ ᱚᱸᱰᱮ ᱦᱚᱸ ᱥᱤᱲᱦᱤ ᱛᱚᱞ ᱦᱩᱭ ᱠᱟᱱᱟ ᱚᱸᱰᱮ ᱫᱚ ᱯᱷᱮᱰ ᱵᱟᱲᱟᱜ ᱞᱟᱹᱜᱤᱫ ᱱᱚᱝᱠᱟ ᱟᱨ ᱫᱟᱜ ᱫᱚ ᱦᱟᱸᱜ ᱚᱱᱛᱮ ᱠᱷᱚᱡ ᱦᱤᱡᱩᱜ ᱠᱟᱱᱟ ᱦᱟᱸᱜ ᱱᱚᱜᱼᱚᱭ

ᱟᱨ ᱱᱚᱜᱼᱚᱭ ᱱᱟᱦᱟᱜ ᱤᱧ ᱥᱮᱴᱮᱨ ᱱᱟᱦᱟᱜ ᱧᱮᱞᱮᱫ ᱠᱟᱱ ᱜᱮᱭᱟᱯᱮ ᱱᱚᱜᱼᱚᱭ ᱱᱟᱦᱟᱜ ᱱᱚᱜᱼᱚ ᱱᱚᱝᱠᱟ ᱱᱟᱦᱟᱜ ᱱᱚᱛᱮ ᱱᱟᱦᱟᱜ ᱨᱩᱢ ᱛᱚ ᱜᱟᱛᱮ ᱠᱚ ᱢᱟ ᱛᱮᱦᱮᱧᱟᱜ ᱵᱞᱚᱜ ᱵᱷᱤᱰᱤᱭᱳ ᱫᱚ ᱱᱚᱸᱰᱮ ᱜᱤᱧ ᱢᱩᱪᱟᱹᱫ ᱠᱟᱜ ᱠᱟᱱᱟ ᱛᱚ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱫᱟ ᱠᱚᱢᱮᱱᱴ ᱨᱮ ᱞᱟᱹᱭ ᱛᱟᱵᱚᱱ ᱯᱮ ᱱᱟᱦᱟᱜ ᱟᱨ ᱪᱮᱱᱮᱞ ᱨᱮᱱᱟᱜ ᱥᱟᱵᱥᱠᱨᱟᱭᱤᱵᱽ ᱯᱮ ᱱᱟᱦᱟᱜ ᱟᱨ ᱵᱷᱤᱰᱤᱭᱳ ᱦᱚᱸ ᱞᱟᱭᱤᱠ ᱯᱮ ᱱᱟᱦᱟᱜ ᱢᱟ ᱛᱚᱵᱮ ᱢᱩᱪᱟᱹᱫ ᱨᱮ ᱡᱚᱛᱚ ᱠᱚ ᱡᱚᱦᱟᱨ ᱜᱮ